ᱦᱮᱞᱳ ᱧᱮᱧᱮᱞᱤᱭᱟᱹ ᱠᱚ ᱪᱮᱫ ᱞᱮᱠᱟ ᱢᱮᱱᱟᱜ ᱯᱮᱭᱟ ᱟᱥᱟᱭᱟᱹᱧ ᱱᱟᱯᱟᱭ ᱜᱮ ᱢᱮᱱᱟᱜ ᱯᱮᱭᱟ ᱴᱷᱤᱠ ᱜᱮᱭᱟ ᱛᱟᱦᱚᱞᱮ ᱫᱮᱞᱟ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱵᱷᱤᱰᱤᱭᱳ ᱫᱚ ᱱᱚᱣᱟ ᱤᱫᱤ ᱠᱟᱛᱮ ᱟᱵᱚ ᱠᱨᱤᱥᱚᱠ ᱵᱚᱱᱫᱷᱩ ᱨᱮ ᱧᱩᱛᱩᱢ ᱢᱮᱱᱟᱜ ᱛᱟᱵᱚᱱᱟ ᱥᱮ ᱵᱟᱝ ᱟᱨ ᱠᱨᱤᱥᱚᱠ ᱵᱚᱱᱫᱷᱩ ᱨᱮ ᱧᱩᱛᱩᱢ ᱢᱮᱱᱟᱜ ᱛᱟᱵᱚᱱ ᱠᱷᱟᱱ ᱯᱩᱭᱥᱟᱹ ᱵᱚᱞᱚ ᱟᱠᱟᱫ ᱵᱚᱱᱟ ᱥᱮ ᱵᱟᱝᱟ ᱚᱱᱟ ᱵᱚᱱ ᱵᱟᱲᱟᱭᱟ ᱛᱚ ᱫᱮᱞᱟ ᱛᱚᱵᱮ ᱢᱳᱵᱟᱭᱤᱞ ᱨᱮ ᱢᱤᱫᱴᱮᱱ ᱵᱨᱟᱣᱡᱟᱨ ᱵᱚᱱ ᱳᱯᱮᱱᱟ ᱡᱟᱦᱟᱸᱭ ᱡᱟᱦᱟᱱᱟᱜ ᱢᱳᱵᱟᱭᱤᱞ ᱨᱮ ᱡᱟᱦᱟᱸᱭᱟᱜ ᱵᱨᱟᱣᱡᱟᱨ ᱢᱮᱱᱟᱜ ᱛᱟᱭᱟ ᱚᱱᱟ ᱵᱨᱟᱣᱡᱟᱨ ᱜᱮᱵᱚᱱ ᱳᱯᱮᱱ ᱞᱮᱠᱷᱟᱱ ᱜᱮ ᱜᱟᱱᱚᱜᱼᱟ ᱤᱧᱟᱹᱜ ᱢᱳᱵᱟᱭᱤᱞ ᱨᱮ ᱡᱮᱢᱚᱱ ᱢᱮᱱᱟᱜᱼᱟ ᱠᱨᱳᱢ ᱵᱨᱟᱣᱡᱟᱨ ᱠᱨᱳᱢ ᱵᱨᱟᱣᱡᱟᱨ ᱡᱷᱚᱛᱚ ᱜᱮᱵᱚᱱ ᱵᱟᱲᱟᱭᱟ ᱯᱟᱞᱮᱱ ᱢᱳᱵᱟᱭᱤᱞ ᱡᱟᱦᱟᱸᱭ ᱵᱚᱱ ᱵᱮᱵᱚᱦᱟᱨᱮᱫᱼᱟ ᱚᱱᱟ ᱠᱨᱳᱢ ᱵᱨᱟᱣᱡᱟᱨ ᱵᱚᱱ ᱳᱯᱮᱱᱟ ᱠᱨᱳᱢ ᱵᱨᱟᱣᱡᱟᱨ ᱵᱚᱱ ᱳᱯᱮᱱ ᱞᱮᱠᱷᱟᱱ ᱚᱸᱰᱮ ᱵᱚᱱ ᱚᱞᱟ ᱠᱨᱤᱥᱚᱠ ᱵᱚᱱᱫᱷᱩ ᱰᱚᱴ ᱱᱮᱴ ᱠᱨᱤᱥᱚᱠ ᱵᱚᱱᱫᱷᱩ ᱰᱚᱴ ᱱᱮᱴ ᱱᱚᱜᱼᱚᱭ ᱱᱚᱰᱮ ᱱᱚᱝᱠᱟᱧ ᱚᱞ ᱠᱮᱫᱼᱟ ᱟᱯᱮ ᱦᱚᱸ ᱱᱚᱝᱠᱟ ᱯᱮ ᱚᱞ ᱛᱟᱵᱚᱱᱟ ᱚᱞ ᱛᱟᱭᱚᱢ ᱚᱸᱰᱮ ᱯᱮ ᱚᱛᱟᱭᱟ ᱚᱛᱟ ᱞᱮᱠᱷᱟᱱ ᱜᱮᱯᱮ ᱧᱮᱞ ᱧᱟᱢᱟ ᱡᱚᱡᱚᱢ ᱫᱷᱟᱨᱮ ᱠᱚᱬ ᱨᱮ ᱦᱚᱸᱜᱼᱚᱭ ᱱᱚᱰᱮ ᱯᱮᱭᱟ ᱴᱩᱰᱟᱹᱜ ᱢᱮᱱᱟᱜᱼᱟ ᱧᱮᱞ ᱧᱟᱢᱮᱫᱼᱟ ᱯᱮ ᱚᱱᱟ ᱯᱮᱭᱟ ᱴᱩᱰᱟᱹᱜ ᱨᱮᱯᱮ ᱚᱛᱟᱭᱟ ᱤᱱᱟᱹ ᱛᱟᱭᱚᱢ ᱞᱟᱛᱟᱨ ᱥᱮᱫ ᱯᱮ ᱦᱤᱡᱩᱜᱼᱟ ᱦᱚᱸᱜᱼᱚᱭ ᱱᱚᱰᱮ ᱰᱮᱠᱥᱚᱯ ᱰᱮᱠᱥᱴᱚᱯ ᱥᱟᱭᱤᱰ ᱢᱮᱱᱟᱜᱼᱟ ᱢᱤᱫᱴᱟᱹᱝ ᱪᱟᱹᱣᱠᱟᱹ ᱞᱮᱠᱟ ᱚᱲᱟᱜ ᱢᱮᱱᱟᱜᱼᱟ ᱧᱮᱞ ᱧᱟᱢᱮᱫᱼᱟ ᱯᱮ ᱚᱸᱰᱮ ᱯᱮ ᱚᱛᱟᱭᱟ ᱚᱸᱰᱮ ᱚᱛᱟ ᱠᱮᱫ ᱠᱷᱟᱱ ᱯᱮ ᱢᱤᱫᱴᱟᱝ ᱥᱩᱵᱤᱫᱟ ᱪᱮᱫ ᱠᱚᱢᱯᱤᱭᱩᱴᱟᱨ ᱨᱮ ᱡᱟᱦᱟᱱ ᱡᱤᱱᱤᱥ ᱯᱷᱩᱞ ᱯᱷᱤᱞ ᱧᱮᱞᱚᱜᱼᱟ ᱟᱹᱰᱤ ᱢᱟᱨᱟᱝ ᱥᱠᱨᱤᱱ ᱠᱟᱱᱟ ᱢᱳᱵᱟᱭᱤᱞ ᱫᱚ ᱩᱱ ᱢᱟᱨᱟᱝ ᱥᱠᱨᱤᱱ ᱵᱟᱝ ᱠᱟᱱᱟ ᱛᱚ ᱚᱱᱟ ᱰᱮᱥᱠᱴᱚᱯ ᱢᱳᱰ ᱚᱸᱰᱮ ᱴᱤᱠ ᱪᱤᱱᱦᱟᱹ ᱮᱢ ᱞᱮᱠᱷᱟᱱ ᱢᱳᱵᱟᱭᱤᱞ ᱨᱮ ᱚᱱᱟ ᱯᱷᱩᱞ ᱯᱷᱤᱞ ᱡᱟᱦᱟᱸ ᱤᱭᱟᱹ ᱠᱚ ᱮᱯᱥ ᱠᱚ ᱢᱮᱱᱟᱜᱼᱟ ᱢᱟᱱᱮ ᱚᱱᱟ ᱤᱭᱟᱹ ᱠᱚ ᱱᱚᱜᱼᱚᱭ ᱠᱚ ᱧᱮᱞ ᱧᱟᱢᱮᱫᱼᱟ ᱯᱮ ᱚᱲᱟᱜ ᱠᱚ ᱤᱭᱟᱹ ᱠᱚ ᱵᱤᱵᱷᱤᱱᱱᱚ ᱪᱷᱚᱵᱤ ᱚᱱᱟ ᱥᱟᱭᱤᱰ ᱨᱮᱭᱟᱜ ᱚᱱᱟ ᱯᱩᱨᱟᱹᱴᱟ ᱧᱮᱞ ᱧᱟᱢᱚᱜᱼᱟ ᱛᱚ ᱱᱤᱛᱚᱜ ᱫᱚ ᱪᱤᱠᱟᱹᱭᱟᱵᱚᱱ ᱱᱚᱸᱰᱮ ᱩᱱᱤ ᱢᱤᱫᱴᱤᱡ ᱦᱚᱲᱮ ᱥᱤᱭᱳᱜ ᱠᱟᱱᱟ ᱧᱮᱞ ᱧᱟᱢᱮᱫᱼᱟ ᱯᱮ ᱦᱮᱸ ᱱᱩᱭ ᱡᱟ ᱠᱟᱹᱢᱤᱭᱮᱫᱼᱟᱭ ᱥᱤᱭᱳᱜ ᱠᱟᱱᱟᱭ ᱱᱚᱜᱼᱚ ᱱᱚᱸᱰᱮ ᱟᱨ ᱚᱞ ᱢᱮᱱᱟᱜᱼᱟ ᱱᱚᱸᱰᱮ ᱱᱚᱛᱷᱤᱵᱷᱩᱠᱛᱚ ᱠᱨᱤᱥᱚᱠᱮᱨ ᱛᱚᱛᱛᱷᱚ ᱟᱫᱚ ᱱᱤᱛᱚᱜ ᱫᱚ ᱚᱸᱰᱮ ᱵᱚᱱ ᱚᱛᱟᱭᱟ ᱚᱸᱰᱮ ᱵᱚᱱ ᱚᱛᱟ ᱞᱮᱠᱷᱟᱱ ᱜᱮ ᱱᱤᱛᱚᱜ ᱫᱚ ᱧᱮᱞ ᱧᱟᱢᱚᱜ ᱛᱟᱵᱚᱱᱟ ᱮᱱᱴᱟᱨ ᱵᱷᱳᱴᱟᱨ ᱠᱟᱨᱰ ᱟᱫᱚ ᱚᱸᱰᱮ ᱵᱚᱱ ᱚᱛᱟᱭᱟ ᱦᱚᱸᱜᱼᱚ ᱱᱚᱰᱮ ᱦᱚᱸᱜᱼᱚ ᱱᱚᱰᱮ ᱚᱸᱰᱮ ᱚᱛᱟ ᱯᱚᱨᱮ ᱟᱫᱚ ᱱᱚᱰᱮ ᱡᱟᱦᱟᱸᱭ ᱧᱩᱛᱩᱢ ᱪᱟᱹᱥᱤᱭᱟᱜ ᱧᱩᱛᱩᱢ ᱨᱮ ᱵᱷᱳᱴᱟᱨ ᱠᱟᱨᱰ ᱢᱮᱱᱟᱜᱼᱟ ᱡᱮ ᱚᱱᱮ ᱠᱨᱤᱥᱚᱠ ᱵᱚᱱᱫᱷᱩ ᱨᱮ ᱮᱯᱞᱟᱭ ᱥᱚᱢᱚᱭ ᱵᱮᱝᱠ ᱮᱠᱟᱣᱩᱱᱴ ᱞᱤᱝᱠ ᱟᱠᱟᱱᱟ ᱩᱱᱤᱭᱟᱜ ᱟᱫᱚ ᱚᱸᱰᱮ ᱢᱤᱫᱴᱟᱹᱝ ᱵᱷᱳᱴᱟᱨ ᱠᱟᱨᱰ ᱵᱚᱱ ᱮᱢ ᱠᱮᱫᱼᱟ ᱚᱱᱟ ᱡᱚᱡᱚᱢ ᱫᱷᱟᱨᱮ ᱨᱮᱜᱮ ᱦᱮᱸ ᱧᱮᱞ ᱧᱟᱢ ᱟᱯᱮ ᱱᱚᱰᱮ ᱢᱤᱫᱴᱟᱹᱝ ᱪᱟᱹᱣᱠᱟᱹ ᱞᱮᱠᱟ ᱚᱲᱟᱜ ᱢᱮᱱᱟᱜᱼᱟ ᱟᱨᱦᱚᱸ ᱚᱸᱰᱮ ᱵᱚᱱ ᱚᱛᱟᱭᱟ ᱚᱸᱰᱮ ᱵᱚᱱ ᱚᱛᱟ ᱠᱮᱫᱼᱟ ᱚᱸᱰᱮ ᱚᱛᱟ ᱞᱮᱠᱷᱟᱱ ᱟᱹᱪᱩᱨᱚᱜᱼᱟ ᱢᱤᱫ ᱜᱷᱟᱹᱲᱤᱡ ᱟᱫᱚ ᱚᱸᱰᱮ ᱟᱭ ᱮᱢ ᱱᱚᱴ ᱨᱳᱵᱳᱴ ᱢᱮᱱᱛᱮ ᱚᱞ ᱛᱟᱦᱮᱱᱟ ᱚᱱᱟ ᱡᱚᱡᱚᱢ ᱫᱷᱟᱨᱮ ᱨᱮ ᱟᱫᱚ ᱥᱟᱨᱪ ᱚᱯᱷᱥᱮᱱ ᱢᱮᱱᱟᱜᱼᱟ ᱚᱱᱟ ᱥᱟᱨᱪ ᱦᱚᱸᱜᱼᱚ ᱱᱚᱰᱮ ᱟᱫᱚ ᱚᱸᱰᱮ ᱵᱚᱱ ᱥᱟᱨᱪ ᱠᱮᱜᱼᱟ ᱚᱸᱰᱮ ᱵᱚᱱ ᱚᱛᱟ ᱞᱮᱠᱷᱟᱱ ᱜᱮ ᱧᱮᱞ ᱧᱟᱢ ᱟᱵᱚᱱ ᱩᱱᱤ ᱪᱟᱹᱥᱤᱭᱟᱜ ᱡᱟᱵᱚᱛᱤᱭᱚ ᱧᱩᱛᱩᱢ ᱠᱚ ᱱᱚᱰᱮ ᱨᱟᱠᱟᱵ ᱦᱮᱡ ᱠᱟᱱᱟ ᱡᱮᱢᱚᱱ ᱡᱮᱞᱮᱠᱟ ᱱᱚᱜᱼᱚᱭ ᱮ ᱠᱮ ᱰᱤ ᱟᱭᱰᱤ ᱛᱟᱭ ᱦᱮᱸ ᱛᱟᱨᱯᱚᱨᱮ ᱠᱮ ᱵᱤ ᱟᱭᱰᱤ ᱠᱨᱤᱥᱚᱠ ᱵᱚᱱᱫᱷᱩ ᱟᱭᱰᱤ ᱦᱮᱸ ᱩᱱᱤ ᱪᱟᱹᱥᱤᱭᱟᱜ ᱧᱩᱛᱩᱢ ᱱᱚᱜᱼᱚᱭ ᱡᱮᱢᱚᱱ ᱱᱚᱰᱮ ᱠᱟᱞᱤᱯᱚᱫᱚ ᱢᱩᱨᱢᱩ ᱧᱮᱞ ᱧᱟᱢᱮᱜᱼᱟ ᱯᱮ ᱰᱤᱥᱴᱤᱠ ᱡᱷᱟᱲᱜᱨᱟᱢ ᱵᱞᱚᱠ ᱧᱩᱛᱩᱢ ᱜᱳᱵᱤᱱᱫᱚ ᱵᱚᱞᱞᱚᱵᱷᱯᱩᱨ ᱴᱩ ᱛᱟᱨᱯᱚᱨᱮ ᱱᱚᱰᱮ ᱱᱚᱜᱼᱚᱭ ᱜᱨᱟᱢ ᱯᱚᱧᱪᱟᱭᱮᱛ ᱛᱚᱯᱥᱤᱭᱟ ᱟᱹᱛᱩ ᱧᱩᱛᱩᱢ ᱱᱮᱠᱲᱟ ᱢᱩᱦᱞᱤ ᱦᱮᱸ ᱟᱡᱟᱜ ᱧᱩᱛᱩᱢ ᱨᱮ ᱛᱤᱱᱟᱹᱜ ᱵᱟᱹᱫᱽ ᱢᱮᱱᱟᱜᱼᱟ ᱱᱤᱱᱟᱹᱜ ᱦᱮᱸ ᱮᱯᱨᱩᱵᱷ ᱟᱠᱟᱱ ᱛᱟᱭᱟ ᱥᱮ ᱵᱟᱝᱟ ᱢᱟᱱᱮ ᱦᱩᱭ ᱟᱠᱟᱱ ᱛᱟᱭᱟ ᱮᱯᱨᱩᱵᱷ ᱡᱩᱫᱤ ᱚᱞ ᱱᱚᱰᱮ ᱢᱮᱱᱟᱜᱼᱟ ᱛᱟᱦᱚᱞᱮ ᱦᱩᱭ ᱟᱠᱟᱱᱟ ᱟᱨ ᱢᱩᱪᱟᱹᱫ ᱥᱮᱫ ᱨᱮ ᱡᱷᱚᱛᱚ ᱠᱷᱚᱱᱟᱜ ᱚᱞ ᱛᱟᱦᱮᱱᱟ ᱱᱚᱜᱼᱚᱭ ᱱᱚᱰᱮ ᱴᱨᱟᱱᱡᱮᱠᱥᱮᱱ ᱥᱟᱠᱥᱮᱥ ᱱᱚᱜᱼᱚ ᱱᱚᱝᱠᱟ ᱡᱩᱫᱤ ᱚᱞ ᱛᱟᱦᱮᱱ ᱠᱷᱟᱱ ᱛᱟᱦᱚᱞᱮ ᱢᱚᱱᱮ ᱢᱮ ᱟᱢᱟᱜ ᱫᱚ ᱦᱩᱭ ᱟᱠᱟᱱᱟ ᱟᱫᱚ ᱟᱢᱟᱜ ᱵᱮᱝᱠ ᱮᱠᱟᱣᱩᱱᱴ ᱯᱟᱥᱵᱳᱭ ᱤᱫᱤ ᱠᱟᱛᱮᱫ ᱵᱮᱝᱠ ᱨᱮ ᱪᱟᱞᱟᱜ ᱢᱮ ᱦᱮᱸ ᱚᱸᱰᱮ ᱠᱷᱟᱱ ᱜᱮᱢ ᱧᱮᱞᱟ ᱟᱢᱟᱜ ᱮᱠᱟᱣᱩᱱᱴ ᱨᱮ ᱯᱩᱭᱥᱟᱹ ᱵᱚᱞᱚ ᱟᱠᱟᱱᱟ ᱴᱷᱤᱠ ᱜᱮᱭᱟ ᱛᱟᱦᱞᱮ ᱧᱮᱧᱮᱞᱤᱭᱟᱹ ᱠᱚ ᱛᱮᱦᱮᱧᱟᱜ ᱵᱷᱤᱰᱤᱭᱳ ᱫᱚ ᱱᱤᱱᱟᱹᱜ ᱥᱟᱺᱜᱤᱧ ᱱᱤᱱᱟᱹᱜ ᱫᱷᱟᱹᱨᱤᱡ ᱜᱮ ᱢᱟ ᱛᱟᱦᱞᱮ ᱱᱚᱣᱟ ᱵᱷᱤᱰᱤᱭᱳ ᱧᱮᱞ ᱠᱟᱛᱮᱫ ᱡᱩᱫᱤ ᱠᱟᱹᱡ ᱪᱩᱞᱩᱝ ᱨᱮᱦᱚᱸ ᱩᱯᱚᱠᱟᱨ ᱵᱚᱱ ᱵᱩᱡᱷᱟᱹᱣ ᱠᱟᱜᱼᱟ ᱦᱮᱸ ᱵᱟᱝ ᱵᱟᱲᱟᱭ ᱠᱷᱚᱵᱚᱨ ᱵᱚᱱ ᱵᱟᱲᱟᱭ ᱫᱟᱲᱮ ᱠᱟᱣᱫᱟ ᱛᱟᱦᱞᱮ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱛᱟᱭᱚᱢ ᱫᱟᱨᱟᱢ ᱟᱨᱦᱚᱸ ᱱᱚᱝᱠᱟᱱ ᱵᱷᱤᱰᱤᱭᱳ ᱠᱚ ᱟᱯᱞᱳᱰ ᱦᱩᱭᱩᱜ ᱠᱷᱟᱱ ᱟᱨ ᱵᱚᱱ ᱵᱟᱲᱟᱭ ᱫᱟᱲᱮᱭᱟᱜᱼᱟ ᱢᱟ ᱛᱟᱦᱚᱞᱮ ᱱᱟᱯᱟᱭ ᱛᱟᱦᱮᱱ ᱛᱟᱵᱚᱱ ᱯᱮ ᱡᱚᱦᱟᱨ